ᱢᱮᱱᱟᱜ ᱟᱠᱟᱫ ᱠᱚᱣᱟ ᱟᱨ ᱵᱟᱹᱦᱩᱣᱟᱱ ᱠᱚᱲᱟ ᱟᱹᱰᱤ ᱪᱤᱱᱛᱟᱹ ᱨᱮ ᱡᱚᱛᱚ ᱜᱮ ᱢᱮᱱᱟᱜ ᱟᱠᱟᱫ ᱠᱚᱣᱟ ᱰᱟᱺᱜᱩᱣᱟᱹ ᱠᱚᱲᱟ ᱫᱚᱠᱚ ᱢᱮᱱᱮᱜᱼᱟ ᱵᱟᱹᱦᱩᱣᱟᱱ ᱠᱚᱲᱟ ᱥᱩᱠ ᱨᱮ ᱢᱮᱱᱟᱜ ᱟᱠᱟᱫ ᱠᱚᱣᱟ ᱟᱨ ᱵᱟᱹᱦᱩᱣᱟᱱ ᱠᱚᱲᱟ ᱫᱚᱠᱚ ᱢᱮᱱᱫᱟ ᱰᱟᱺᱜᱩᱣᱟᱹ ᱠᱚᱲᱟ ᱥᱩᱠ ᱨᱮ ᱢᱮᱱᱟᱜ ᱟᱠᱟᱫ ᱦᱮᱸᱪᱮ ᱠᱟᱛᱷᱟ ᱫᱚ ᱦᱩᱭᱩᱜ ᱠᱟᱱᱟ ᱚᱠᱚᱭ ᱜᱮ ᱥᱩᱠ ᱨᱮᱫᱚ ᱵᱟᱹᱱᱩᱜ ᱟᱠᱟᱫ ᱵᱚᱱᱟ ᱪᱤᱱᱛᱟᱹ ᱵᱷᱟᱵᱽᱱᱟ ᱜᱮ ᱮᱴᱟᱜ ᱜᱮ ᱛᱟᱵᱚᱱᱟ ᱰᱟᱺᱜᱩᱣᱟᱹ ᱠᱚᱲᱟ ᱫᱚ ᱛᱤᱱ ᱥᱚᱢᱚᱭ ᱠᱚ ᱪᱤᱱᱛᱟᱹᱭᱮᱜᱼᱟ ᱱᱚᱜᱼᱚ ᱱᱚᱝᱠᱟ ᱨᱟᱵᱟᱝ ᱫᱤᱱ ᱨᱮ ᱡᱚᱠᱷᱚᱱ ᱧᱤᱫᱟᱹ ᱠᱚ ᱜᱤᱛᱤᱡ ᱠᱚᱜ ᱠᱟᱱᱟ ᱮᱥᱠᱟᱨ ᱛᱚᱠᱷᱚᱱ ᱢᱮᱱᱟᱜ ᱠᱚ ᱫᱟᱫᱟ ᱜᱮᱭᱟ ᱵᱟᱹᱦᱩᱞᱤᱭᱟᱹ ᱞᱚᱞᱚ ᱜᱮ ᱜᱤᱛᱤᱡ ᱟᱠᱟᱱᱟ ᱦᱮᱸ ᱪᱮᱫ ᱱᱚᱜᱼᱚᱭ ᱤᱱᱟᱹᱱ ᱥᱚᱢᱚᱭ ᱟᱨ ᱵᱟᱹᱦᱩᱣᱟᱱ ᱠᱚᱲᱟ ᱫᱚ ᱛᱤᱨᱮ ᱯᱚᱥᱛᱟᱣ ᱫᱚᱠᱚ ᱟᱹᱭᱠᱟᱹᱣ ᱮᱫᱟ ᱢᱮᱱᱫᱟ ᱰᱟᱺᱜᱩᱣᱟᱹ ᱠᱚᱲᱟ ᱴᱷᱤᱠ ᱢᱮᱱᱟᱜ ᱠᱚᱣᱟ ᱡᱟᱦᱟᱸ ᱨᱮ ᱵᱚᱞ ᱜᱟᱛᱮ ᱠᱚ ᱦᱩᱭᱩᱜ ᱠᱟᱱ ᱢᱮᱞᱟ ᱠᱷᱮᱞᱟ ᱦᱤᱞᱤ ᱫᱟᱹᱭᱮ ᱛᱟᱦᱮᱸ ᱞᱮᱱᱠᱷᱟᱱ ᱢᱟ ᱵᱟᱭ ᱥᱮᱱ ᱦᱚᱪᱚᱣᱟᱢ ᱢᱮᱱᱫᱟᱭ ᱜᱤᱫᱽᱨᱟᱹ ᱵᱟᱹᱜᱤ ᱠᱟᱛᱮ ᱦᱟᱸᱰᱮ ᱵᱮᱱ ᱪᱟᱞᱟᱜᱼᱟ ᱟᱫᱚ ᱩᱱ ᱥᱚᱢᱚᱭ ᱵᱟᱹᱦᱩᱣᱟᱱ ᱠᱚᱲᱟ ᱫᱚᱠᱚ ᱢᱮᱱᱟ ᱰᱟᱺᱜᱩᱣᱟᱹ ᱠᱚᱲᱟ ᱴᱷᱤᱠ ᱨᱮ ᱢᱮᱱᱟᱜ ᱟᱠᱟᱫ ᱠᱚᱣᱟ ᱦᱮᱸ ᱪᱮ ᱠᱟᱛᱷᱟ ᱫᱚ ᱦᱩᱭᱩᱜ ᱠᱟᱱᱟ ᱚᱠᱚᱭ ᱜᱮ ᱴᱷᱤᱠ ᱨᱮᱫᱚ ᱵᱟᱹᱱᱩᱜ ᱟᱠᱟᱫ ᱵᱚᱱᱟ ᱡᱚᱛᱚ ᱜᱮᱵᱚᱱ ᱥᱚᱢᱟᱱᱟ ᱪᱤᱱᱛᱟᱹ ᱜᱮ ᱡᱩᱫᱟᱹ ᱜᱮᱛᱟ ᱵᱚᱱᱟ ᱟᱵᱟᱨ ᱠᱤᱪᱷᱩ ᱠᱤᱪᱷᱩ ᱢᱳᱵᱟᱭᱤᱞ ᱱᱮᱛᱟᱨ ᱢᱟ ᱢᱳᱵᱟᱭᱤᱞ ᱛᱮᱜᱮ ᱡᱚᱛᱚ ᱠᱤᱪᱷᱩ ᱧᱟᱢᱚᱜ ᱠᱟᱱ ᱦᱮᱸ ᱥᱮ ᱵᱟᱹᱦᱩ ᱠᱟᱱ ᱡᱟᱶᱟᱭ ᱠᱟᱱ ᱴᱟᱠᱟ ᱠᱟᱱ ᱯᱩᱭᱥᱟᱹ ᱠᱟᱱ ᱡᱚᱛᱚ ᱚᱱᱟ ᱢᱳᱵᱟᱭᱤᱞ ᱵᱷᱤᱛᱨᱤ ᱨᱮᱜᱮ ᱢᱮᱱᱟᱜ ᱟᱠᱟᱫᱟ ᱢᱳᱵᱟᱭᱤᱞ ᱜᱮ ᱡᱚᱛᱚ ᱠᱤᱪᱷᱩᱭ ᱡᱚᱢ ᱪᱟᱵᱟ ᱠᱮᱫ ᱛᱟᱵᱚᱱᱟ ᱦᱮᱸ ᱥᱮ ᱠᱟᱹᱢᱤ ᱨᱮᱱᱟᱜ ᱥᱚᱢᱚᱭ ᱜᱷᱚᱲᱤ ᱨᱮᱱᱟᱜ ᱥᱚᱢᱚᱭ ᱠᱮᱞᱮᱱᱰᱟᱨ ᱨᱮᱱᱟᱜ ᱥᱚᱢᱚᱭ ᱡᱚᱛᱚ ᱚᱱᱟ ᱢᱤᱫᱴᱮᱱ ᱡᱤᱱᱤᱥ ᱨᱮᱜᱮ ᱪᱟᱞᱟᱣ ᱠᱟᱱᱟ ᱢᱳᱵᱟᱭᱤᱞ ᱢᱳᱵᱟᱭᱤᱞ ᱪᱷᱟᱲᱟ ᱫᱤᱱ ᱫᱩᱱᱤᱭᱟᱹ ᱱᱮᱛᱟᱨ ᱫᱚ ᱵᱟᱝ ᱪᱟᱞᱟᱜ ᱠᱟᱱᱟ ᱥᱮᱫᱟᱭ ᱫᱚᱠᱚ ᱢᱮᱱᱮᱫ ᱛᱟᱦᱮᱸᱫ ᱢᱳᱵᱟᱭᱤᱞ ᱱᱤᱭᱮ ᱥᱠᱩᱞ ᱨᱮ ᱯᱟᱲᱦᱟᱜ ᱪᱟᱞᱟᱜ ᱵᱟᱢ ᱧᱟᱢᱟ ᱢᱮᱱᱠᱷᱟᱱ ᱱᱮᱛᱟᱨ ᱫᱚ ᱯᱚᱨᱤᱵᱚᱨᱛᱚᱱ ᱮᱱᱟ ᱢᱳᱵᱟᱭᱤᱞ ᱪᱷᱟᱲᱟ ᱥᱠᱩᱞ ᱪᱟᱞᱟᱜ ᱵᱟᱢ ᱧᱟᱢᱟ ᱦᱮᱸ ᱪᱮ ᱠᱤᱱᱛᱩ ᱥᱮᱫᱟᱭᱟᱜ ᱯᱟᱲᱦᱟᱣ ᱡᱟᱦᱟᱸ ᱛᱟᱦᱮᱸ ᱠᱟᱱᱟ ᱱᱮᱛᱟᱨᱟᱜ ᱯᱟᱲᱦᱟᱣ ᱚᱱᱟ ᱫᱚ ᱟᱹᱰᱤ ᱛᱚᱯᱷᱟᱛ ᱪᱟᱵᱟ ᱟᱠᱟᱱᱟ ᱛᱤᱦᱤᱧ ᱞᱮᱠᱟᱱ ᱫᱤᱱ ᱨᱮ ᱡᱩᱫᱤ ᱨᱚᱵᱤᱱᱫᱨᱚᱱᱟᱛᱷ ᱴᱷᱟᱠᱩᱨ ᱮ ᱵᱟᱧᱪᱟᱣ ᱠᱚ ᱠᱚᱵᱤᱜᱩᱨᱩ ᱨᱚᱵᱤᱱᱫᱨᱚᱱᱟᱛᱷ ᱵᱟᱝᱞᱟ ᱛᱮᱫᱚ ᱟᱹᱰᱤ ᱟᱹᱰᱤ ᱮᱴᱟᱜ ᱮᱴᱟᱜ ᱠᱚᱵᱤᱛᱟᱭ ᱚᱞ ᱠᱮᱭᱟ ᱪᱮᱫ ᱠᱚᱭ ᱚᱞ ᱠᱮᱭᱟ ᱱᱤᱭᱟᱹ ᱦᱚᱸᱭ ᱚᱞ ᱠᱮᱭᱟ ᱡᱮ ᱟᱛᱟ ᱜᱟᱪᱷᱮ ᱛᱚᱛᱟ ᱯᱟᱠᱷᱤ ᱰᱟᱞᱤᱢ ᱜᱟᱪᱷᱮ ᱢᱚᱣ

ᱦᱮᱸ ᱪᱮ ᱯᱟᱲᱦᱟᱣ ᱜᱮ ᱵᱟᱠᱚ ᱯᱟᱲᱦᱟᱣ ᱦᱚᱪᱚ ᱞᱤᱫᱤᱧᱟ ᱛᱤᱦᱤᱧ ᱜᱤᱧ ᱢᱩᱠᱷᱚᱥᱛᱚ ᱟᱹᱜᱩ ᱟᱠᱟᱫᱼᱟ ᱟᱫᱚ ᱪᱤᱠᱟᱨᱮᱢ ᱞᱟᱹᱭ ᱫᱟᱲᱮᱭᱟᱜᱼᱟ ᱢᱮᱱᱫᱟᱭ ᱠᱷᱩᱠᱩ ᱜᱮᱞ ᱡᱚᱞ ᱟᱱᱛᱮ ᱯᱚᱫᱽᱫᱚ ᱫᱤᱜᱤᱨ ᱜᱷᱟᱴᱮ ᱟᱨ ᱟᱡᱠᱟᱞᱠᱟᱨ ᱢᱮᱭᱮᱨᱟ ᱪᱷᱮᱞᱮ ᱢᱟᱱᱮ ᱯᱚᱲᱟᱥᱩᱱᱟ ᱱᱟᱢ ᱠᱚᱨᱮ ᱯᱷᱮᱥᱵᱩᱠ ᱤᱭᱩᱴᱩᱵ ᱜᱷᱟᱴᱮ ᱢᱮᱴᱟ ᱛᱚ ᱱᱚᱜᱼᱚ ᱱᱚᱝᱠᱟ ᱱᱮᱛᱟᱨᱟᱜ ᱯᱟᱲᱦᱟᱣ ᱯᱮ ᱧᱮᱞ ᱟᱠᱟᱫᱟ ᱥᱮ ᱥᱮᱫᱟᱭ ᱫᱚ ᱵᱚᱞ ᱜᱟᱛᱮ ᱛᱮ ᱮᱠᱫᱚᱢ ᱛᱤᱱᱟᱹᱜ ᱨᱟᱹᱥᱠᱟᱹ ᱵᱚᱱ ᱛᱟᱦᱮᱱ ᱠᱟᱱ ᱛᱟᱦᱮᱸᱫ ᱱᱮᱛᱟᱨ ᱫᱚ ᱵᱚᱞ ᱜᱟᱛᱮ ᱫᱤᱱ ᱫᱤᱱ ᱛᱮ ᱪᱟᱵᱟᱜ ᱠᱟᱱᱟ ᱜᱤᱫᱽᱨᱟᱹ ᱦᱟᱱᱟ ᱢᱳᱵᱟᱭᱤᱞ ᱨᱮ ᱯᱷᱨᱤ ᱯᱷᱟᱭᱟᱨ ᱠᱚ ᱜᱟᱛᱮᱜ ᱠᱟᱱᱟ ᱯᱟᱜᱽᱞᱟᱜ ᱠᱟᱱᱟ ᱠᱚ ᱚᱱᱟ ᱠᱷᱟᱹᱛᱤᱨ ᱟᱭᱩᱵ ᱵᱮᱲᱟ ᱞᱮᱱᱠᱷᱟᱱ ᱜᱮ ᱟᱹᱛᱩ ᱨᱮ ᱢᱤᱫᱴᱮᱱ ᱟᱣᱟᱡᱽ ᱜᱮᱢ ᱟᱸᱡᱚᱢᱟ ᱜᱤᱫᱽᱨᱟᱹ ᱠᱚᱲᱟ ᱠᱚ ᱪᱮᱫ ᱠᱚ ᱢᱮᱱᱫᱟ ᱢᱟᱭᱟ ᱠᱚᱪᱮ ᱢᱮ ᱠᱚᱪᱮ ᱢᱮ ᱠᱚᱪᱮ ᱢᱮ ᱮᱢᱚᱱ ᱜᱮ ᱢᱮᱱᱫᱟ ᱢᱚᱱᱮ ᱦᱩᱭᱩᱜ ᱠᱟᱱᱟ ᱪᱤᱞᱤ ᱪᱚ ᱢᱤᱫᱴᱮᱱ ᱰᱟᱹᱱ ᱛᱤᱱᱟᱹᱜ ᱮ ᱵᱚᱞᱚ ᱟᱠᱟᱱᱟ ᱟᱹᱛᱩ ᱨᱮ ᱦᱮᱸ ᱪᱮ ᱵᱩᱫᱟᱹ ᱪᱟᱵᱟᱣᱮᱱᱟ ᱟᱫᱚ ᱡᱟᱦᱟᱸ ᱫᱚ ᱡᱟᱦᱟᱸ ᱞᱮᱠᱟᱭᱮᱱ ᱵᱟᱵᱚ ᱢᱳᱵᱟᱭᱤᱞ ᱫᱚ ᱢᱳᱵᱟᱭᱤᱞ ᱞᱮᱠᱟ ᱤᱭᱩᱡᱽ ᱛᱟᱵᱚᱱ ᱯᱮ ᱰᱟᱹᱝᱜᱩᱣᱟᱹ ᱠᱚᱲᱟ ᱪᱮᱫ ᱠᱚ ᱢᱮᱱᱫᱟ ᱱᱚᱜᱼᱚ ᱱᱚᱝᱠᱟ ᱜᱚᱱᱴᱷᱮ ᱠᱚ ᱞᱟᱲᱟᱣᱟ ᱱᱚᱜᱼᱚ ᱱᱚᱝᱠᱟ ᱜᱩᱱᱴᱷᱤ ᱠᱚᱠᱚ ᱞᱟᱲᱟᱣᱟ ᱱᱚᱝᱠᱟ ᱟᱨ ᱠᱚ ᱢᱮᱱᱟ ᱢᱳᱵᱟᱭᱤᱞ ᱜᱷᱟᱴᱟᱣ ᱜᱷᱟᱴᱟᱣ ᱛᱮᱠᱚ ᱢᱮᱱᱟ ᱥᱟᱞᱟ ᱛᱤᱥ ᱪᱚᱠᱚ ᱵᱟᱹᱦᱩᱣᱟᱹᱧ ᱭᱟ ᱵᱟᱹᱵᱩ ᱵᱟᱹᱦᱩ ᱡᱚᱱᱟᱜ ᱯᱮ ᱵᱟᱹᱦᱩ ᱪᱮᱫ ᱡᱤᱱᱤᱥ ᱠᱟᱱᱟ ᱯᱮ ᱵᱩᱡᱷᱟᱣᱟ ᱵᱟᱹᱦᱩ ᱫᱚᱠᱚ ᱦᱩᱭᱩᱜ ᱠᱟᱱᱟ ᱦᱟᱹᱛᱤ ᱞᱮᱠᱟ ᱟᱯ ᱥᱟᱱᱨᱟᱝ ᱮᱱᱮ ᱫᱩᱞᱟᱨ ᱚᱯᱷᱤᱥᱤᱭᱟᱞ ᱢᱟᱱᱮ ᱵᱟᱯᱞᱟ ᱡᱤᱱᱤᱥ ᱱᱚᱝᱠᱟ ᱠᱟᱱᱟ ᱫᱤᱞᱞᱤ ᱨᱮᱱᱟᱜ ᱞᱟᱰᱰᱩ ᱞᱮᱠᱟ ᱵᱟᱢ ᱧᱟᱢᱟ ᱥᱚᱥᱛᱟ ᱟᱨ ᱡᱩᱫᱤ ᱦᱚᱢ ᱧᱟᱢ ᱛᱟᱭᱚᱢ ᱛᱮ ᱫᱚᱢ ᱯᱚᱥᱛᱟ ᱱᱮᱛᱟᱨ ᱫᱚ ᱵᱟᱹᱦᱩ ᱟᱹᱥᱩᱞ ᱠᱚᱨᱛᱮ ᱜᱮᱞᱮ ᱪᱮᱫ ᱤᱧ ᱢᱮᱱ ᱠᱟᱫᱟ ᱞᱟᱦᱟ ᱨᱮᱜᱮ ᱢᱳᱵᱟᱭᱤᱞ ᱦᱟᱛᱟᱣ ᱢᱮ ᱛᱚᱵᱮᱭ ᱟᱹᱥᱩᱞᱚᱜ ᱛᱟᱢᱟ ᱦᱮᱸ ᱪᱮ ᱚᱱᱟᱛᱮ ᱱᱟᱣᱟ ᱱᱟᱣᱟ ᱡᱚᱠᱷᱚᱱᱮᱢ ᱵᱟᱯᱞᱟᱜᱼᱟ ᱵᱟᱹᱦᱩ ᱛᱤᱱᱟᱹᱜ ᱢᱚᱡᱽ ᱠᱚ ᱨᱚᱲ ᱟᱢᱟ ᱵᱟᱵᱟ ᱨᱮ ᱢᱚᱱᱮ ᱢᱚᱱᱮ ᱛᱮᱢ ᱢᱮᱱᱟ ᱪᱮᱫᱟᱜ ᱪᱚ ᱵᱟᱨ ᱥᱮᱨᱢᱟ ᱞᱟᱦᱟ ᱨᱮ ᱵᱟᱹᱧ ᱵᱟᱯᱞᱟ ᱞᱮᱱ ᱛᱤᱱᱟᱹᱜ ᱢᱚᱡᱽ ᱠᱚ ᱨᱚᱲᱟ ᱟᱹᱰᱤ ᱢᱚᱡᱽ ᱮᱠᱫᱚᱢ ᱠᱩᱠᱩᱰᱩᱵᱩᱨ ᱢᱟᱞᱟ ᱯᱚᱛᱟᱢ ᱞᱮᱠᱟᱭ ᱦᱚᱦᱚ ᱟᱢᱟ ᱮ ᱜᱚ ᱚᱠᱟᱭᱮᱱᱟᱢ ᱫᱮᱞᱟ ᱞᱚᱞᱚ ᱞᱚᱞᱚ ᱫᱟᱠᱟᱧ ᱤᱥᱤᱱ ᱟᱠᱟᱫᱟ ᱡᱚᱢ ᱢᱮ ᱦᱤᱡᱩᱜ ᱢᱮ ᱦᱤᱡᱩᱜ ᱢᱮ ᱛᱟᱨ ᱢᱟᱱᱮ ᱪᱮᱫ ᱞᱮᱠᱟ ᱠᱩᱠᱩᱰᱩᱵᱩᱨ ᱢᱟᱞᱟ ᱯᱚᱛᱟᱢ ᱞᱮᱠᱟ ᱠᱩᱠᱩᱰᱩᱵᱩᱨ ᱠᱩᱨᱩᱴ ᱠᱩᱨᱩᱴ ᱢᱟᱱᱮ ᱦᱤᱡᱩᱜ ᱢᱮ ᱦᱤᱡᱩᱜ ᱢᱮ ᱛᱤᱱᱟᱹᱜ ᱢᱚᱡᱽ ᱠᱚ ᱦᱚᱦᱚ ᱟᱢᱟ ᱠᱤᱪᱷᱩ ᱫᱤᱱ ᱯᱚᱨ ᱚᱱᱟ ᱠᱩᱠᱩᱰᱩᱵᱩᱨ ᱢᱟᱞᱟ ᱯᱚᱛᱟᱢ ᱫᱚ ᱵᱟᱝ ᱛᱟᱦᱮᱱᱟ ᱵᱟᱹᱦᱩᱭ ᱢᱟᱨᱮ ᱞᱮᱱᱠᱷᱟᱱ ᱩᱱ ᱥᱚᱢᱚᱭ ᱫᱚ ᱠᱟᱹᱦᱩ ᱞᱮᱠᱟᱭ ᱦᱚᱦᱚ ᱟᱢᱟ ᱠᱟᱹᱦᱩ ᱪᱮᱫ ᱞᱮᱠᱟ ᱠᱚ ᱨᱟᱜᱟ ᱠᱟᱣ ᱠᱟᱣ ᱵᱟᱹᱦᱩ ᱦᱚᱸᱭ ᱢᱮᱛᱟᱭ ᱢᱟ ᱩᱱ ᱥᱚᱢᱚᱭ ᱫᱚ ᱚᱠᱟᱭᱮᱱᱟᱢ ᱚᱠᱟᱭᱮᱱᱟᱢ ᱢᱟᱱᱮ ᱦᱤᱡᱩᱜ ᱢᱮ ᱦᱤᱡᱩᱜ ᱠᱷᱚᱡ ᱫᱚ ᱚᱠᱟᱭᱮᱱᱟᱢ ᱚᱠᱟᱭᱮᱱᱟᱢ ᱡᱚᱠᱷᱚᱱ ᱟᱨ ᱢᱤᱫᱴᱮᱱ ᱦᱟᱺᱰᱤᱴᱟᱜ ᱮ ᱦᱤᱡᱩᱜᱼᱟ ᱵᱟᱯᱞᱟ ᱛᱟᱭᱚᱢ ᱢᱤᱫ ᱥᱮᱨᱢᱟ ᱜᱟᱱ ᱦᱩᱭ ᱞᱮᱱᱠᱷᱟᱱ ᱚᱣᱟ ᱛᱚᱠᱷᱚᱱ ᱫᱚ ᱟᱨᱚ ᱡᱩᱫᱟᱹᱭᱮᱱ ᱜᱮ ᱛᱚᱠᱷᱚᱱᱟᱜ ᱫᱩᱞᱟᱹᱲ ᱫᱚ ᱵᱟᱹᱵᱩ ᱠᱷᱟᱛᱟᱨᱱᱟᱠ ᱫᱩᱞᱟᱹᱲ ᱨᱟᱝᱠᱟ ᱡᱷᱟᱲᱟᱝ ᱫᱩᱞᱟᱹᱲ ᱠᱚ ᱮᱢᱟᱢᱟ ᱡᱟᱦᱟᱸ ᱥᱮᱫ ᱨᱮᱢ ᱪᱟᱞᱟᱣ ᱞᱮᱱᱠᱷᱟᱱ ᱵᱟᱹᱦᱩ ᱪᱮᱫ ᱞᱮᱠᱟᱭ ᱦᱚᱦᱚᱣᱟᱢᱟ ᱥᱮᱛᱟᱜ ᱨᱮ ᱩᱱᱠᱩ ᱪᱮᱨᱚ ᱠᱩᱥᱱᱤ ᱢᱟᱨᱟᱜ ᱜᱟᱡᱟᱲ ᱨᱮᱠᱚ ᱨᱟᱜᱽ ᱞᱮᱠᱟ ᱪᱮᱫ ᱞᱮᱠᱟ ᱪᱮᱨᱚ ᱵᱚᱨᱚ ᱪᱮᱨᱚ ᱵᱚᱨᱚ ᱵᱟᱹᱦᱩ ᱪᱮᱫ ᱮ ᱢᱮᱱᱟ ᱛᱟᱦᱚᱞᱮ ᱚᱠᱟᱭ ᱱᱟᱢᱵᱟᱨ ᱵᱤᱫᱷᱩᱣᱟᱹ ᱦᱤᱡᱩᱜ ᱢᱮ ᱦᱤᱡᱩᱜ ᱢᱮ ᱱᱚᱜᱼᱚ ᱱᱚᱝᱠᱟ ᱟᱫᱚ ᱠᱚᱲᱟ ᱠᱚᱢᱟ ᱵᱟᱯᱞᱟᱜ ᱟᱯᱮ ᱥᱮ ᱵᱟᱯᱮ ᱵᱟᱯᱞᱟᱜᱼᱟ ᱚᱱᱟ ᱫᱚ ᱟᱯᱮᱭᱟᱜ ᱵᱮᱯᱟᱨ ᱠᱟᱱᱟ ᱵᱟᱹᱵᱩ ᱟᱫᱚ ᱯᱮ ᱢᱮᱱᱠᱷᱟᱱ ᱵᱟᱵᱞᱩ ᱫᱟ ᱟᱢ ᱫᱚ ᱪᱤᱠᱟᱹᱢ ᱵᱟᱲᱟᱭ ᱟᱠᱟᱫᱟ ᱤᱧ ᱫᱚ ᱵᱟᱹᱦᱩᱣᱟᱱ ᱠᱚᱲᱟ ᱠᱟᱹᱱᱟᱹᱧ ᱭᱟ ᱤᱧ ᱦᱚᱸᱠᱚ ᱪᱮᱨᱚ ᱵᱮᱨᱚ ᱟᱠᱟᱫᱤᱧᱟ ᱚᱱᱟ ᱦᱚᱛᱮᱡ ᱛᱤᱧ ᱵᱟᱲᱟᱭᱟ ᱦᱮᱸ ᱪᱮ ᱡᱟᱭ ᱵᱟᱹᱦᱩ ᱱᱚᱜᱼᱚ ᱱᱚᱝᱠᱟ ᱵᱮᱯᱟᱨ ᱥᱮᱯᱟᱨ ᱠᱟᱱᱟ ᱟᱫᱚ ᱫᱮᱞᱟ ᱱᱤᱛᱚᱜ ᱫᱚ ᱢᱤᱫᱴᱮᱱ ᱨᱮᱠᱚᱨᱰᱤᱝ ᱰᱮᱱᱥ ᱛᱟᱞᱟ ᱛᱮᱵᱚᱱ ᱨᱟᱹᱥᱠᱟᱹ ᱞᱮᱱ ᱜᱮ ᱦᱮᱸ ᱪᱮ ᱡᱚᱛᱚ ᱦᱚᱲᱟᱜ ᱠᱟᱹᱴᱩᱵ ᱡᱮᱢᱚᱱ ᱵᱟᱝ ᱥᱚᱢᱟᱱᱟ ᱢᱮᱱᱫᱚ ᱛᱤ ᱨᱮᱱᱟᱜ ᱠᱟᱹᱴᱩᱵ ᱡᱮᱢᱚᱱ ᱵᱟᱝ ᱥᱚᱢᱟᱱ ᱛᱟᱵᱚᱱ ᱛᱤᱦᱤᱧ ᱫᱚ ᱪᱮᱫ ᱠᱚᱪᱚ ᱩᱞᱴᱟᱹ ᱩᱞᱴᱟᱹᱧ ᱨᱚᱲᱮᱫ ᱛᱟᱵᱚᱱᱟ ᱵᱟᱝ ᱡᱩᱛᱩᱜ ᱠᱟᱱ ᱛᱤᱧᱟ ᱡᱚᱛᱚ ᱦᱚᱲᱟᱜ ᱠᱟᱹᱴᱩᱵ ᱡᱮᱢᱚᱱ ᱵᱟᱝ ᱥᱚᱢᱟᱱᱟ ᱴᱷᱤᱠ ᱜᱤᱧ ᱢᱮᱱ ᱟᱠᱟᱫᱼᱟ ᱚᱱᱠᱟ ᱜᱮ ᱡᱚᱛᱚ ᱦᱚᱲᱟᱜ ᱢᱚᱱᱮ ᱦᱚᱸ ᱵᱟᱝ ᱥᱚᱢᱟᱱ ᱛᱟᱵᱚᱱᱟ ᱚᱠᱚᱭ ᱠᱚᱫᱚ ᱵᱚᱱ ᱠᱷᱚᱡᱚᱜᱼᱟ ᱨᱳᱢᱟᱱᱥ ᱚᱠᱚᱭ ᱠᱚᱫᱚ ᱪᱟᱱᱥ ᱚᱠᱚᱭ ᱫᱚᱵᱚᱱ ᱠᱩᱥᱤᱭᱟᱜᱼᱟ ᱰᱟᱸᱰᱟ ᱦᱤᱞᱟᱹᱣ ᱢᱮᱱᱫᱚ ᱰᱟᱱᱥ ᱴᱷᱤᱠ ᱜᱮᱭᱟ ᱛᱚ ᱪᱚᱞᱚ